ᱥᱟᱶᱛᱮ ᱛᱟᱦᱮᱱ ᱢᱟ ᱟᱨ ᱟᱢ ᱥᱟᱶᱛᱮ ᱦᱚᱸ ᱥᱚᱱᱚᱫ ᱢᱟᱨᱠᱩᱥ ᱮ ᱚᱞ ᱟᱠᱟᱫ ᱞᱮᱠᱟ ᱵᱷᱟᱹᱜᱤ ᱥᱚᱢᱵᱟᱫ ᱮ ᱯᱨᱚᱵᱷᱩ ᱟᱢᱟᱜ ᱢᱚᱦᱤᱢᱟ ᱦᱩᱭᱩᱜ ᱢᱟ ᱠᱟᱞᱟ ᱦᱚᱲᱮ ᱵᱩᱜᱤ ᱦᱚᱪᱚ ᱡᱤᱥᱩ ᱫᱚ ᱛᱤᱨᱳ ᱥᱤᱵᱷᱚᱱᱟᱠᱷᱩ ᱠᱷᱚᱱ ᱨᱩᱣᱟᱹᱲ ᱦᱮᱡ ᱠᱟᱛᱮ ᱥᱤᱫᱚᱱ ᱥᱮᱡ ᱛᱮ ᱰᱮᱠᱟᱯᱳᱞᱤᱥ ᱥᱤᱢᱟᱹ ᱛᱟᱞᱟ ᱛᱟᱞᱟ ᱛᱮ ᱜᱟᱹᱞᱤᱞᱤᱭᱟᱹ ᱨᱮᱭᱟᱜ ᱫᱟᱹᱨᱣᱟᱹ ᱛᱮᱭᱮ ᱦᱮᱡ ᱮᱱᱟ᱾ ᱦᱚᱲ ᱠᱚ ᱫᱚ ᱢᱤᱫ ᱜᱚᱴᱮᱱ ᱠᱟᱞᱟ ᱟᱨ ᱜᱩᱢᱲᱟᱹ ᱦᱚᱲ ᱩᱱᱤ ᱴᱷᱮᱱ ᱠᱚ ᱟᱹᱜᱩ ᱠᱮᱫᱮᱭᱟ ᱟᱨ ᱪᱟᱯᱩᱭᱮ ᱞᱟᱹᱜᱤᱫ ᱠᱚ ᱱᱮᱦᱚᱨ ᱟᱫᱮᱭᱟ᱾ ᱡᱤᱥᱩ ᱫᱚ ᱩᱱᱤ ᱜᱟᱫᱮᱞ ᱦᱚᱲ ᱠᱚ ᱠᱷᱚᱱ ᱥᱟᱵ ᱯᱷᱟᱨᱟᱠ ᱠᱟᱛᱮ ᱟᱭᱟᱜ ᱠᱟᱹᱴᱩᱵ ᱩᱱᱤᱭᱟᱜ ᱞᱩᱛᱩᱨ ᱠᱤᱱ ᱨᱮᱭᱮ ᱜᱩᱛᱩ ᱠᱮᱫᱟ ᱟᱨ ᱩᱞᱤ ᱫᱟᱜ ᱛᱮ ᱟᱞᱟᱝ ᱮ ᱡᱚᱫ ᱠᱮᱫ ᱛᱟᱭᱟ᱾ ᱠᱷᱟᱱ ᱥᱤᱨᱢᱟ ᱥᱮᱡ ᱠᱚᱭᱚᱜ ᱠᱟᱛᱮ ᱟᱹᱰᱤ ᱵᱷᱤᱛᱨᱤ ᱠᱷᱚᱱᱮ ᱥᱟᱸᱦᱮᱫ ᱠᱮᱫᱟ ᱟᱨᱮ ᱢᱮᱱ ᱠᱮᱫᱟ, ᱮᱯᱷᱯᱷᱟᱛᱟ᱾ ᱢᱮᱛᱟᱜ ᱢᱮ ᱡᱷᱤᱡᱩᱜ ᱢᱮ᱾ ᱟᱨ ᱩᱱᱤᱭᱟᱜ ᱞᱩᱛᱩᱨ ᱫᱚ ᱡᱷᱤᱡ ᱜᱚᱫ ᱮᱱ ᱛᱟᱭᱟ ᱟᱨ ᱟᱞᱟᱝ ᱨᱮᱭᱟᱜ ᱛᱚᱱᱚᱞ ᱫᱚ ᱨᱟᱲᱟ ᱮᱱ ᱛᱟᱭᱟ ᱟᱨ ᱯᱩᱥᱴᱟᱹ ᱛᱮ ᱨᱚᱨᱚᱲ ᱮ ᱮᱦᱚᱵ ᱮᱱᱟ᱾ ᱡᱤᱥᱩ ᱫᱚ ᱱᱚᱶᱟ ᱠᱟᱛᱷᱟ ᱚᱠᱚᱭ ᱴᱷᱮᱱ ᱦᱚᱸ ᱟᱞᱚ ᱠᱚ ᱞᱟᱹᱭ ᱵᱟᱲᱟᱭᱟ ᱢᱮᱱᱛᱮ ᱮ ᱠᱟᱹᱭᱡᱟᱹᱣ ᱠᱮᱫ ᱠᱚᱣᱟ᱾ ᱢᱮᱱᱠᱷᱟᱱ ᱩᱱᱤ ᱫᱚ ᱩᱱᱠᱩ ᱛᱤᱱᱟᱹᱜ ᱮ ᱠᱟᱹᱭᱡᱟᱹᱣ ᱠᱮᱫ ᱠᱚᱣᱟ ᱩᱱᱟᱹᱜ ᱜᱮᱠᱚ ᱞᱟᱹᱭ ᱫᱷᱟᱢᱟᱫᱟᱦᱮ ᱠᱮᱫᱟ᱾ ᱩᱱᱠᱩ ᱫᱚ ᱟᱹᱰᱤ ᱛᱮᱫ ᱦᱟᱦᱟᱲᱟ ᱠᱟᱛᱮ ᱠᱚ ᱢᱮᱱ ᱠᱮᱫᱟ, ᱱᱩᱭ ᱫᱚ ᱥᱟᱱᱟᱢᱟᱜ ᱵᱷᱟᱹᱜᱤ ᱜᱮᱭᱮ ᱠᱟᱹᱢᱤ ᱟᱠᱟᱫᱟ᱾ ᱠᱟᱞᱟ ᱠᱚᱭ ᱟᱸᱡᱚᱢ ᱚᱪᱚᱭᱮᱫ ᱠᱚᱣᱟ ᱟᱨ ᱜᱩᱸᱜᱽᱲᱟᱹ ᱠᱚᱭ ᱨᱚᱲ ᱚᱪᱚᱭᱮᱫ ᱠᱚᱣᱟ᱾ ᱱᱚᱣᱟ ᱜᱮ ᱟᱵᱚ ᱞᱟᱹᱜᱤᱫ ᱯᱨᱚᱵᱷᱩ ᱡᱤᱥᱩ ᱠᱷᱨᱤᱥᱴᱟᱜ ᱵᱷᱟᱹᱜᱤ ᱥᱚᱢᱵᱟᱫ ᱫᱚ᱾ ᱠᱷᱨᱤᱥᱴ ᱨᱮᱱ ᱫᱩᱞᱟᱹᱲᱤᱭᱟᱹ ᱵᱚᱭᱦᱟ ᱢᱤᱥᱨᱟ ᱠᱚ, ᱛᱤᱦᱤᱧᱟᱜ ᱵᱷᱟᱹᱜᱤ ᱥᱚᱢᱵᱟᱫ ᱤᱭᱟᱹ ᱛᱮᱵᱚᱱ ᱜᱟᱱᱰᱚᱱ ᱞᱮᱱ ᱠᱷᱟᱡ ᱛᱚᱵᱮ ᱱᱚᱰᱮ ᱵᱚᱱ ᱧᱮᱞᱟ ᱡᱤᱥᱩ ᱢᱟᱹᱥᱤ ᱵᱚᱞᱮ ᱦᱚᱲ ᱠᱚ ᱢᱮᱛᱟᱭ ᱠᱟᱱᱟ ᱠᱚ ᱢᱟ ᱱᱩᱭ᱾ ᱱᱩᱭ ᱦᱚᱲ ᱴᱷᱮᱡ ᱵᱚᱞᱮ ᱪᱟᱯᱩᱭᱮᱢ ᱮᱱᱛᱮᱫ ᱱᱩᱭ ᱦᱚᱲ ᱫᱚ ᱠᱟᱞᱟ ᱜᱮᱭᱟᱭ ᱵᱟᱹᱦᱨᱟᱹ ᱜᱮᱭᱟᱭ ᱟᱨ ᱵᱳᱵᱟ ᱜᱮᱭᱟᱭ ᱵᱟᱭ ᱨᱚᱲ ᱫᱟᱲᱮᱜ ᱠᱟᱱᱟ ᱟᱫᱚ ᱱᱚᱝᱠᱟ ᱛᱮ ᱞᱟᱦᱟᱛᱮ ᱵᱚᱞᱮ ᱪᱟᱯᱩ ᱠᱟᱛᱮ ᱵᱷᱚᱨᱫᱟᱱ ᱞᱟᱹᱜᱤᱫ ᱥᱚᱱᱚᱛ ᱟᱛᱢᱟ ᱴᱷᱮᱡ ᱠᱚ ᱠᱚᱭᱮᱫ ᱛᱟᱦᱮᱸᱜᱼᱟ ᱟᱫᱚ ᱥᱟᱹᱨᱤᱜᱮ ᱚᱱᱟ ᱫᱚ ᱟᱹᱰᱤ ᱢᱟᱨᱟᱝ ᱟᱹᱨᱤᱪᱟᱹᱞᱤ ᱠᱟᱱᱟ ᱟᱵᱚ ᱥᱟᱱᱟᱢ ᱠᱚ ᱞᱟᱹᱜᱤᱫ ᱡᱟᱦᱟᱸᱭ ᱠᱚᱵᱚᱱ ᱵᱤᱱᱛᱤ ᱟᱠᱚᱣᱟ ᱩᱱᱠᱩ ᱵᱚᱱ ᱪᱟᱯᱚ ᱠᱚᱣᱟ ᱢᱮᱱᱠᱷᱟᱱ ᱱᱚᱰᱮ ᱛᱮᱦᱤᱧ ᱠᱟᱛᱷᱟ ᱧᱮᱞᱚᱜ ᱠᱟᱱᱟ ᱡᱮ ᱡᱤᱥᱩ ᱫᱚ ᱟᱡ ᱠᱟᱱ ᱜᱮᱭᱟᱭ ᱤᱥᱥᱚᱨ ᱟᱡ ᱴᱷᱮᱡ ᱟᱛᱢᱟ ᱢᱮᱱᱟᱜᱼᱟ ᱟᱨ ᱟᱡ ᱴᱷᱮᱡ ᱟᱹᱭᱫᱟᱹᱨᱤ ᱢᱮᱱᱟᱜᱼᱟ ᱟᱨ ᱚᱱᱟ ᱞᱮᱠᱟᱛᱮ ᱟᱫᱚ ᱡᱤᱥᱩ ᱵᱚᱱ ᱧᱮᱞ ᱮᱫᱟ ᱡᱮ ᱡᱤᱥᱩ ᱫᱚ ᱤᱥᱥᱚᱨᱟᱜ ᱮ ᱠᱟᱹᱢᱤᱭᱮᱫᱟ ᱤᱥᱥᱚᱨ ᱫᱚ ᱡᱤᱥᱩᱭ ᱠᱩᱞ ᱟᱠᱟᱫᱮᱭᱟ ᱟᱵᱚ ᱵᱟᱧᱪᱟᱣ ᱵᱚᱱ ᱞᱟᱹᱜᱤᱫ ᱟᱨ ᱚᱱᱟ ᱵᱟᱧᱪᱟᱣ ᱨᱮᱱᱟᱜ ᱰᱟᱦᱟᱨ ᱛᱮᱦᱮᱧ ᱵᱚᱱ ᱧᱮᱞ ᱮᱫᱟ ᱡᱤᱥᱩ ᱱᱩᱭ ᱦᱚᱲ ᱡᱟᱦᱟᱸᱭ ᱵᱟᱭ ᱨᱚᱲ ᱫᱟᱲᱮᱭᱟᱜ ᱠᱟᱱ ᱡᱟᱦᱟᱸᱭ ᱵᱟᱭ ᱟᱸᱡᱚᱢ ᱫᱟᱲᱮᱭᱟᱜ ᱠᱟᱱ ᱛᱚᱵᱮ ᱱᱚᱶᱟ ᱫᱚ ᱟᱵᱚ ᱵᱚᱱ ᱧᱮᱞᱟ ᱟᱭᱢᱟ ᱟᱵᱚ ᱠᱚ ᱡᱟᱦᱟᱸᱭ ᱞᱩᱛᱩᱨ ᱢᱮᱱᱟᱜ ᱛᱟᱵᱚᱱᱟ ᱢᱮᱱᱠᱷᱟᱱ ᱵᱟᱵᱚᱱ ᱟᱸᱡᱚᱢ ᱧᱟᱢ ᱮᱫᱟ ᱤᱥᱥᱚᱨᱟᱜ ᱠᱟᱛᱷᱟ ᱟᱵᱚᱣᱟᱜ ᱢᱚᱪᱟ ᱢᱮᱱᱟᱜᱼᱟ ᱢᱮᱱᱠᱷᱟᱱ ᱵᱟᱵᱚᱱ ᱨᱚᱲ ᱫᱟᱲᱮᱭᱟᱜ ᱠᱟᱱᱟ ᱤᱥᱥᱚᱨᱟᱜ ᱠᱟᱛᱷᱟ ᱟᱫᱚ ᱩᱱᱠᱩ ᱠᱚ ᱞᱟᱹᱜᱤᱫ ᱦᱚᱸ ᱵᱚᱞᱮ ᱵᱷᱟᱹᱜᱤ ᱥᱚᱝᱵᱟᱫ ᱡᱮ ᱞᱩᱛᱩᱨ ᱢᱮᱱᱟᱜ ᱛᱩᱞᱩᱡ ᱵᱟᱭ ᱟᱸᱡᱚᱢ ᱮᱫᱟ ᱟᱨ ᱢᱚᱪᱟ ᱢᱮᱱᱟᱜ ᱛᱩᱞᱩᱡ ᱵᱟᱭ ᱨᱚᱲ ᱫᱟᱲᱮᱭᱟᱜ ᱠᱟᱱᱟ ᱟᱫᱚ ᱚᱱᱟ ᱞᱮᱠᱟ ᱛᱮᱵᱚᱱ ᱧᱮᱞᱟ ᱡᱤᱥᱩ ᱟᱹᱰᱤ ᱢᱚᱡᱽ ᱱᱩᱭ ᱦᱚᱲ ᱯᱷᱟᱨᱟᱠ ᱠᱮᱫᱮᱭᱟᱭ ᱩᱱᱠᱩ ᱜᱟᱫᱮᱞ ᱦᱚᱲ ᱠᱷᱚᱱᱮ ᱯᱷᱟᱨᱟᱠ ᱠᱮᱫᱮᱭᱟ ᱟᱨ ᱵᱚᱞᱮ ᱞᱩᱛᱩᱨ ᱨᱮᱭ ᱡᱚᱴᱮᱫ ᱠᱮᱫᱮᱭᱟ ᱟᱨ ᱟᱞᱟᱝ ᱨᱮᱦᱚᱸ ᱟᱨᱮ ᱢᱮᱱ ᱠᱮᱫᱟ ᱮᱯᱷᱯᱷᱟᱛᱷᱟ ᱟᱫᱚ ᱱᱚᱰᱮ ᱵᱚᱱ ᱧᱮᱞᱟ ᱡᱮ ᱡᱤᱥᱩ ᱚᱠᱟ ᱠᱟᱹᱢᱤ ᱞᱟᱹᱜᱤᱫ ᱮ ᱦᱮᱡ ᱟᱠᱟᱱᱟ ᱱᱚᱣᱟ ᱫᱷᱟᱹᱨᱛᱤ ᱨᱮ ᱟᱵᱚ ᱵᱟᱧᱪᱟᱣ ᱵᱚᱱ ᱞᱟᱹᱜᱤᱫ ᱚᱱᱟ ᱠᱟᱹᱢᱤ ᱨᱮ ᱩᱱᱤ ᱫᱚᱭ ᱪᱟᱢᱟᱲ ᱟᱠᱟᱱᱟ ᱡᱤᱥᱩ ᱫᱚ ᱟᱵᱚ ᱵᱟᱧᱪᱟᱣ ᱵᱚᱱ ᱞᱟᱹᱜᱤᱫ ᱮ ᱦᱮᱡ ᱟᱠᱟᱱᱟ ᱟᱨ ᱛᱤᱦᱤᱧ ᱚᱱᱟ ᱵᱚᱱ ᱧᱮᱞ ᱮᱫᱟ ᱡᱮ ᱵᱟᱭᱵᱮᱞ ᱨᱮ ᱯᱟᱴ ᱯᱟᱲᱦᱟᱣ ᱠᱟᱛᱮ ᱵᱚᱱ ᱟᱸᱡᱚᱢ ᱠᱮᱫᱟ ᱡᱤᱥᱩ ᱫᱚ ᱩᱱᱤ ᱦᱚᱲᱮ ᱵᱩᱜᱤ ᱜᱮᱭᱟ ᱟᱨ ᱚᱱᱟ ᱞᱮᱠᱟᱛᱮ ᱤᱥᱥᱚᱨᱟᱜ ᱵᱷᱟᱹᱜᱤ ᱠᱟᱹᱢᱤ ᱡᱤᱥᱩᱣᱟᱜ ᱠᱟᱹᱢᱤ ᱛᱮ ᱵᱚᱞᱮ ᱩᱨᱩᱢᱚᱜ ᱠᱟᱱᱟ ᱟᱵᱚ ᱵᱚᱱ ᱧᱮᱞ ᱴᱷᱤᱠ ᱮᱫᱟ ᱟᱫᱚ ᱚᱱᱟ ᱫᱚ ᱥᱟᱹᱨᱤ ᱜᱮ ᱟᱵᱚ ᱥᱟᱱᱟᱢ ᱠᱚ ᱞᱟᱹᱜᱤᱫ ᱟᱹᱰᱤ ᱨᱟᱹᱥᱠᱟᱹ ᱨᱮᱱᱟᱜ ᱠᱟᱛᱷᱟ ᱠᱟᱱᱟ ᱟᱨ ᱚᱱᱟᱛᱮ ᱱᱩᱠᱩ ᱡᱚᱛᱚ ᱦᱚᱲ ᱱᱚᱣᱟ ᱠᱚ ᱧᱮᱞ ᱠᱟᱛᱮᱫ ᱟᱹᱰᱤ ᱟᱸᱴ ᱠᱚ ᱦᱟᱦᱟᱲᱟᱭᱮᱱᱟ